ᱦᱮᱞᱳ ᱜᱟᱛᱮ ᱠᱚ ᱥᱟᱱᱟᱢ ᱠᱚ ᱟᱹᱰᱤ ᱟᱹᱰᱤ ᱜᱩᱱ ᱢᱚᱱᱚᱛ ᱡᱚᱦᱟᱨ ᱱᱚᱣᱟ ᱟᱵᱚᱣᱟᱜ ᱪᱮᱱᱮᱞ ᱥᱮᱫ ᱠᱷᱚᱱ ᱛᱚᱵᱮ ᱜᱟᱛᱮ ᱠᱚ ᱛᱤᱦᱤᱧ ᱫᱚ ᱥᱟᱱᱰᱮ ᱠᱟᱱᱟ ᱟᱨ ᱥᱟᱱᱰᱮ ᱞᱮᱠᱟᱱ ᱫᱤᱱ ᱫᱚ ᱛᱷᱚᱲᱟ ᱜᱟᱱ ᱵᱟᱢ ᱢᱚᱱᱳᱨᱚᱧᱡᱚᱱ ᱧᱚᱜ ᱞᱮᱱᱠᱷᱟᱱ ᱩᱱᱟᱹᱜ ᱢᱟᱡᱟ ᱵᱟᱝ ᱵᱩᱡᱷᱟᱹᱜᱼᱟ ᱟᱫᱚ ᱢᱚᱱᱳᱨᱚᱧᱡᱚᱱᱚᱜ ᱞᱟᱹᱜᱤᱫ ᱛᱮ ᱛᱤᱦᱤᱧ ᱫᱚ ᱟᱹᱰᱤ ᱢᱚᱡᱽ ᱢᱚᱡᱽ ᱵᱷᱤᱰᱤᱭᱳ ᱠᱚ ᱟᱲᱟᱜ ᱟᱠᱟᱫᱟ ᱤᱭᱩᱴᱩᱵᱽ ᱨᱮ ᱟᱨ ᱚᱱᱟ ᱠᱚ ᱵᱷᱤᱰᱤᱭᱳ ᱧᱮᱞ ᱠᱷᱟᱱ ᱟᱹᱰᱤ ᱱᱟᱯᱟᱭ ᱜᱮ ᱵᱩᱡᱷᱟᱹᱜ ᱠᱟᱱᱟ ᱟᱫᱚ ᱚᱱᱟ ᱠᱚ ᱵᱷᱤᱰᱤᱭᱳ ᱠᱚ ᱧᱮᱞ ᱛᱟᱵᱚᱱ ᱠᱷᱟᱱ ᱛᱷᱚᱲᱟ ᱯᱷᱮᱢᱤᱞᱤ ᱨᱮᱭᱟᱜ ᱢᱟᱡᱟ ᱠᱚ ᱦᱟᱛᱟᱣ ᱫᱟᱲᱮᱭᱟᱜ ᱛᱟᱵᱚᱱᱟ ᱟᱫᱚ ᱚᱱᱟ ᱠᱚ ᱵᱷᱤᱰᱤᱭᱳ ᱫᱚ ᱚᱠᱟ ᱠᱟᱱᱟ ᱫᱮᱞᱟ ᱱᱚᱣᱟ ᱪᱮᱱᱮᱞ ᱨᱮᱧ ᱞᱟᱹᱭ ᱥᱚᱫᱚᱨ ᱟᱵᱚᱱ ᱠᱟᱱᱟ ᱟᱨ ᱱᱚᱣᱟ ᱠᱚ ᱵᱷᱤᱰᱤᱭᱳ ᱨᱮᱵᱚᱱ ᱧᱮᱞ ᱧᱟᱢ ᱠᱚᱣᱟ ᱟᱹᱰᱤ ᱯᱷᱮᱢᱟᱥ ᱯᱷᱮᱢᱟᱥ ᱮᱠᱴᱟᱨ ᱚᱠᱚᱭ ᱫᱚ ᱮᱞᱤᱭᱟᱥ ᱢᱟᱨᱟᱱᱰᱤ ᱥᱤᱯᱷᱟᱞᱤ ᱦᱮᱢᱵᱨᱚᱢ ᱟᱨ ᱯᱨᱤᱭᱳ ᱫᱟᱫᱟ ᱟᱨ ᱥᱟᱶᱛᱮ ᱨᱳᱢᱤᱭᱳ ᱵᱟᱥᱠᱤ ᱞᱮᱠᱟᱱ ᱮᱠᱴᱟᱨ ᱵᱚᱱ ᱧᱮᱞ ᱧᱟᱢ ᱠᱚᱣᱟ ᱱᱚᱣᱟ ᱵᱷᱤᱰᱤᱭᱳ ᱨᱮ ᱛᱚᱵᱮ ᱫᱮᱞᱟ ᱵᱚᱱ ᱥᱴᱟᱨᱴ ᱮᱫ ᱠᱟᱱᱟ ᱛᱚᱵᱮ ᱜᱟᱛᱮ ᱠᱚ ᱚᱱᱟ ᱞᱮᱠᱟᱛᱮ ᱯᱷᱟᱥᱴ ᱱᱟᱢᱵᱟᱨ ᱨᱮᱭᱟᱜ ᱵᱷᱤᱰᱤᱭᱳ ᱨᱮᱭᱟᱜ ᱧᱩᱛᱩᱢ ᱫᱚ ᱦᱩᱭᱩᱜ ᱠᱟᱱᱟ ᱟᱹᱱᱟᱹᱲᱤ ᱟᱨ ᱱᱚᱣᱟ ᱨᱮᱱ ᱮᱠᱴᱟᱨ ᱮᱠᱴᱨᱮᱥ ᱠᱤᱱ ᱦᱩᱭᱩᱜ ᱠᱟᱱᱟ ᱯᱨᱤᱭᱳ ᱦᱮᱢᱵᱨᱚᱢ ᱟᱨ ᱢᱟᱡᱚᱱᱤ ᱟᱨ ᱱᱚᱣᱟ ᱨᱮᱱᱟᱜ ᱥᱮᱨᱮᱧ ᱫᱚᱭ ᱚᱞ ᱠᱟᱫᱟ ᱯᱨᱤᱭᱳ ᱦᱮᱢᱵᱨᱚᱢ ᱜᱮ ᱟᱨ ᱱᱚᱣᱟ ᱨᱮᱱᱟᱜ ᱢᱤᱭᱩᱡᱤᱠ ᱫᱚ ᱱᱟᱡᱽᱢᱩᱞᱮ ᱮᱢ ᱠᱟᱣᱫᱟ ᱟᱨ ᱥᱤᱝᱜᱟᱨ ᱞᱮᱠᱟᱛᱮ ᱠᱤᱱ ᱦᱩᱭᱩᱜ ᱠᱟᱱᱟ ᱱᱟᱡᱽᱢᱩᱞ ᱟᱨ ᱥᱩᱡᱟᱱ ᱱᱤᱭᱟᱹ ᱫᱚ ᱟᱨ ᱠᱮ ᱥᱤᱝ ᱯᱨᱚᱰᱟᱠᱥᱚᱱ ᱨᱮᱱ ᱢᱮᱢᱵᱟᱨ ᱦᱚᱛᱮᱛ ᱠᱚ ᱮᱰᱤᱴ ᱠᱟᱫᱟ ᱢᱮᱱᱠᱷᱟᱱ ᱵᱟᱲᱟᱭ ᱡᱚᱝ ᱨᱮᱭᱟᱜ ᱠᱟᱛᱷᱟ ᱟᱹᱰᱤ ᱯᱷᱮᱢᱚᱥ ᱥᱟᱱᱛᱷᱟᱞᱤ ᱯᱷᱤᱞᱢ ᱟᱨᱡᱩᱱ ᱨᱮᱭᱟᱜ ᱥᱮᱨᱮᱧ ᱫᱚ ᱯᱨᱤᱭᱳ ᱜᱮᱭ ᱚᱞ ᱞᱮᱫᱟ᱾ ᱟᱨ ᱫᱚᱥᱟᱨ ᱱᱚᱢᱵᱚᱨ ᱨᱮᱭᱟᱜ ᱮᱞᱵᱚᱢ ᱨᱮᱭᱟᱜ ᱧᱩᱛᱩᱢ ᱫᱚ ᱦᱩᱭᱩᱜ ᱠᱟᱱᱟ ᱥᱟᱹᱨᱤ ᱥᱟᱹᱨᱤ ᱞᱟᱹᱭ ᱢᱮ ᱱᱚᱣᱟ ᱫᱚ ᱫᱚᱥᱟᱨ ᱟᱜ ᱠᱟᱱᱟ ᱴᱩ ᱟᱨ ᱱᱚᱣᱟ ᱨᱮᱱ ᱮᱠᱴᱚᱨ ᱮᱠᱴᱨᱮᱥ ᱫᱚ ᱰᱤᱜᱟᱹᱱ ᱟᱨ ᱯᱩᱱᱚᱢ ᱥᱚᱨᱮᱱ ᱠᱟᱱᱟ ᱠᱤᱱ᱾ ᱱᱚᱣᱟ ᱨᱮᱱ ᱥᱤᱝᱜᱟᱨ ᱫᱚ ᱠᱩᱲᱤ ᱥᱤᱝᱜᱟᱨ ᱫᱚ ᱠᱷᱩᱫᱽ ᱯᱩᱱᱚᱢ ᱥᱚᱨᱮᱱ ᱠᱟᱱ ᱜᱮᱭᱟᱭ ᱟᱨ ᱥᱟᱶᱛᱮ ᱰᱟᱭᱨᱮᱠᱴᱚᱨ ᱦᱚᱸ ᱯᱩᱱᱚᱢ ᱥᱚᱨᱮᱱ ᱠᱟᱱ ᱜᱮᱭᱟᱭ᱾ ᱤᱱᱟᱹ ᱠᱟᱛᱮ ᱠᱚᱲᱟ ᱥᱤᱝᱜᱟᱨ ᱮ ᱦᱩᱭᱩᱜ ᱠᱟᱱᱟ ᱯᱨᱤᱛᱭᱩᱥ ᱢᱩᱨᱢᱩ ᱟᱨ ᱢᱤᱭᱩᱡᱤᱠ ᱫᱚ ᱥᱴᱤᱯᱷᱚᱱ ᱥᱴᱩᱰᱤᱭᱳ ᱥᱮᱫ ᱠᱷᱚᱱ ᱮᱢ ᱦᱩᱭ ᱠᱟᱱᱟ ᱟᱨ ᱱᱚᱣᱟ ᱨᱮᱱ ᱠᱮᱢᱮᱨᱟ ᱢᱮᱱ ᱫᱚ ᱱᱚᱣᱮᱞ ᱠᱤᱥᱳᱨ ᱠᱟᱱᱟᱭ᱾ ᱛᱚᱵᱮ ᱜᱟᱛᱮ ᱠᱚ ᱛᱮᱥᱟᱨ ᱱᱚᱢᱵᱚᱨ ᱨᱮᱭᱟᱜ ᱮᱞᱵᱚᱢ ᱨᱮᱭᱟᱜ ᱧᱩᱛᱩᱢ ᱫᱚ ᱦᱩᱭᱩᱜ ᱠᱟᱱᱟ ᱯᱟᱜᱽᱞᱟ ᱯᱟᱜᱽᱞᱟ ᱟᱨ ᱱᱚᱣᱟ ᱨᱮᱱ ᱮᱠᱴᱚᱨ ᱫᱚ ᱠᱤᱱ ᱦᱩᱭᱩᱜ ᱠᱟᱱᱟ ᱨᱳᱢᱤᱭᱳ ᱵᱟᱥᱠᱮ ᱟᱨ ᱢᱩᱱᱱᱟ ᱵᱷᱟᱭ ᱟᱨ ᱮᱠᱴᱨᱮᱥ ᱫᱚ ᱢᱮᱱᱟᱭᱟ ᱢᱟᱨᱤᱭᱟᱢ ᱦᱮᱢᱵᱽᱨᱚᱢ᱾

ᱫᱚᱥᱟᱨᱟᱜ ᱮᱞᱵᱚᱢ ᱠᱟᱱᱟ ᱟᱨ ᱱᱚᱣᱟ ᱠᱷᱚᱱ ᱞᱟᱦᱟ ᱨᱮ ᱢᱤᱫᱴᱮᱱ ᱠᱚ ᱵᱮᱱᱟᱣ ᱞᱮᱫᱟ ᱱᱚᱣᱟ ᱨᱮᱱ ᱮᱠᱴᱟᱨ ᱟᱨ ᱮᱠᱴᱨᱮᱥ ᱠᱤᱱ ᱦᱩᱭᱩᱜ ᱠᱟᱱᱟ ᱥᱮᱯᱷᱟᱞᱤ ᱦᱮᱢᱵᱨᱚᱢ ᱟᱨ ᱮᱞᱤᱭᱟᱥ ᱢᱟᱨᱟᱱᱰᱤ ᱟᱨ ᱱᱚᱣᱟ ᱨᱮᱱᱟᱜ ᱢᱤᱭᱩᱡᱤᱠ ᱮ ᱮᱢ ᱠᱟᱣᱫᱟ ᱦᱮᱢᱚᱱᱛ ᱠᱩᱡᱩᱨ ᱥᱴᱤᱯᱷᱟᱱ ᱥᱴᱩᱰᱤᱭᱳ ᱥᱮᱫ ᱠᱷᱚᱱ ᱟᱨ ᱱᱚᱣᱟ ᱨᱮᱱᱟᱜ ᱥᱮᱨᱮᱧ ᱫᱚᱭ ᱚᱞ ᱠᱟᱫᱟ ᱞᱩᱠᱟᱥ ᱢᱩᱨᱢᱩ ᱟᱨ ᱥᱤᱝᱜᱟᱨ ᱫᱚ ᱞᱩᱠᱟᱥ ᱢᱩᱨᱢᱩ ᱟᱨ ᱥᱤᱯᱳᱨᱟ ᱛᱚᱵᱮ ᱛᱮᱦᱮᱧᱟᱜ ᱵᱷᱤᱰᱤᱭᱳ ᱫᱚ ᱮᱸᱰᱮ ᱜᱮ ᱢᱩᱪᱟᱹᱫ ᱮᱱ ᱛᱟᱵᱚᱱᱟ ᱢᱟ ᱛᱚᱵᱮ ᱮᱸᱰᱮᱠᱷᱟᱱ ᱥᱟᱱᱟᱢ ᱠᱚ ᱟᱹᱰᱤ ᱜᱩᱱ ᱢᱚᱱᱚᱛ ᱥᱟᱞᱟᱜ ᱡᱚᱦᱟᱨ